ᱡᱚᱦᱟᱨ ᱜᱮ ᱜᱟᱛᱮ ᱠᱚ ᱥᱟᱱᱛᱟᱞᱤ ᱡᱤ ᱠᱮ ᱤᱭᱩᱴᱩᱵᱽ ᱪᱮᱱᱮᱞ ᱛᱤᱧ ᱥᱟᱹᱜᱩᱱ ᱫᱟᱨᱟᱢᱮᱫ ᱯᱮᱭᱟ ᱜᱟᱛᱮ ᱠᱚ ᱛᱮᱦᱮᱧ ᱫᱚ ᱛᱤᱞᱠᱟᱹ ᱢᱟᱹᱡᱷᱤᱭᱟᱜ ᱵᱤᱥᱚᱭ ᱛᱮ ᱠᱩᱠᱞᱤ ᱨᱮᱭᱟᱜ ᱛᱮᱞᱟ ᱛᱤᱱᱟᱹᱜ ᱜᱟᱱᱤᱧ ᱟᱹᱜᱩ ᱟᱠᱟᱫᱼᱟ ᱚᱱᱟ ᱵᱤᱥᱚᱭ ᱛᱮᱵᱚ ᱵᱟᱲᱟᱭᱟ ᱡᱚᱦᱟᱨ ᱜᱮ ᱤᱧ ᱜᱮ ᱥᱟᱠᱞᱟ ᱥᱚᱨᱮᱱ ᱟᱯᱮ ᱯᱮ ᱧᱮᱞᱮᱫᱼᱟ ᱥᱟᱱᱛᱟᱞᱤ ᱡᱤ ᱠᱮ ᱤᱭᱩᱴᱩᱵᱽ ᱪᱮᱱᱮᱞ ᱨᱮ ᱫᱮᱞᱟ ᱛᱚᱵᱮ ᱵᱚ ᱮᱦᱚᱵ ᱞᱮᱜᱮ ᱛᱮᱦᱮᱧᱟᱜ ᱠᱩᱠᱞᱤ ᱨᱮᱭᱟᱜ ᱞᱟᱹᱱᱟᱹᱭ ᱛᱮᱦᱮᱧᱟᱜ ᱯᱩᱭᱞᱩ ᱠᱩᱠᱞᱤ ᱫᱚ ᱦᱩᱭᱩᱜ ᱠᱟᱱᱟ ᱛᱤᱞᱠᱟᱹ ᱢᱟᱹᱡᱷᱤᱭᱟᱜ ᱡᱟᱱᱟᱢ ᱫᱚ ᱚᱠᱟ ᱟᱹᱛᱩ ᱨᱮ ᱦᱩᱭ ᱞᱮᱱᱟ ᱮ ᱵᱷᱚᱜᱽᱱᱟᱰᱤ ᱵᱤ ᱥᱚᱨᱟᱭᱠᱮᱞᱞᱟ ᱥᱤ ᱛᱤᱲᱚᱠᱯᱩᱨ ᱰᱤ ᱰᱟᱱᱰᱵᱳᱥ ᱱᱚᱣᱟ ᱨᱮᱭᱟᱜ ᱞᱟᱹᱱᱟᱹᱭ ᱫᱚ ᱦᱩᱭᱩᱜᱼᱟ ᱚᱯᱷᱥᱚᱱ ᱥᱤ ᱛᱤᱲᱚᱠᱯᱩᱨ ᱫᱚᱥᱟᱨ ᱠᱩᱠᱞᱤ ᱫᱚ ᱦᱩᱭᱩᱜ ᱠᱟᱱᱟ ᱛᱤᱞᱠᱟᱹ ᱢᱟᱹᱡᱷᱤᱭᱟᱜ ᱡᱟᱱᱟᱢ ᱫᱚ ᱚᱠᱟ ᱥᱟᱞ ᱨᱮ ᱦᱩᱭ ᱞᱮᱱᱟ ᱮ ᱫᱩᱭ ᱚᱠᱴᱳᱵᱚᱨ ᱥᱚᱛᱨᱚ ᱥᱚ ᱯᱚᱪᱟᱥ ᱵᱤ ᱮᱜᱟᱨᱚ ᱯᱷᱮᱵᱽᱨᱩᱣᱟᱨᱤ ᱥᱚᱛᱨᱚ ᱥᱚ ᱯᱚᱪᱟᱥ ᱥᱤ ᱯᱚᱸᱫᱽᱨᱚ ᱱᱚᱵᱷᱮᱢᱵᱚᱨ ᱩᱱᱤᱥ ᱥᱚ ᱯᱟᱸᱪ ᱰᱤ ᱯᱟᱸᱪ ᱢᱮ ᱩᱱᱤᱥ ᱥᱚ ᱯᱟᱸᱪ ᱱᱚᱣᱟ ᱨᱮᱭᱟᱜ ᱞᱟᱹᱱᱟᱹᱭ ᱫᱚ ᱦᱩᱭᱩᱜᱼᱟ ᱚᱯᱥᱚᱱ ᱵᱤ ᱮᱜᱟᱨᱚ ᱯᱷᱮᱵᱽᱨᱩᱣᱟᱨᱤ ᱥᱚᱛᱨᱚ ᱥᱚ ᱯᱚᱪᱟᱥ ᱛᱮᱥᱟᱨ ᱠᱩᱠᱞᱤ ᱫᱚ ᱦᱩᱭᱩᱜ ᱠᱟᱱᱟ ᱛᱤᱞᱠᱟᱹ ᱢᱟᱹᱡᱷᱤ ᱫᱚ ᱚᱠᱟ ᱯᱟᱹᱨᱤᱥ ᱨᱤᱱ ᱦᱚᱲ ᱠᱤᱱ ᱛᱟᱦᱮᱸ ᱠᱟᱱᱟ ᱮ ᱢᱩᱨᱢᱩ ᱵᱤ ᱥᱚᱨᱮᱱ ᱥᱤ ᱴᱩᱰᱩ ᱰᱤ ᱦᱟᱸᱥᱫᱟ ᱱᱚᱣᱟ ᱨᱮᱭᱟᱜ ᱞᱟᱹᱱᱟᱹᱭ ᱫᱚ ᱦᱩᱭᱩᱜᱼᱟ ᱚᱯᱥᱚᱱ ᱮ ᱢᱩᱨᱢᱩ ᱯᱩᱱᱟᱜ ᱠᱩᱠᱞᱤ ᱫᱚ ᱦᱩᱭᱩᱜ ᱠᱟᱱᱟ ᱛᱤᱞᱠᱟᱹ ᱢᱟᱹᱡᱷᱤ ᱨᱮᱱ ᱟᱯᱟᱛ ᱧᱩᱛᱩᱢ ᱫᱚ ᱪᱮᱫ ᱛᱟᱦᱮᱸ ᱠᱟᱱᱟ ᱮ ᱨᱮᱱᱴᱟ ᱥᱚᱨᱮᱱ ᱵᱤ ᱱᱚᱱᱫᱚᱞᱟᱞ ᱢᱩᱨᱢᱩ ᱥᱤ ᱥᱩᱱᱟᱹᱨᱟᱢ ᱢᱩᱨᱢᱩ ᱰᱤ ᱥᱩᱱᱫᱚᱨᱟ ᱢᱩᱨᱢᱩ ᱱᱚᱣᱟ ᱨᱮᱭᱟᱜ ᱞᱟᱹᱱᱟᱹᱭ ᱫᱚ ᱦᱩᱭᱩᱜᱼᱟ ᱚᱯᱥᱚᱱ ᱰᱤ ᱥᱩᱱᱫᱚᱨᱟ ᱢᱩᱨᱢᱩ ᱢᱚᱬᱮᱭᱟᱱᱟᱜ ᱠᱩᱠᱞᱤ ᱫᱚ ᱦᱩᱭᱩᱜ ᱠᱟᱱᱟ ᱛᱤᱞᱠᱟᱹ ᱦᱩᱞ ᱫᱚ ᱚᱠᱚᱭᱟᱜ ᱟᱹᱭᱩᱨ ᱛᱮ ᱦᱩᱭ ᱞᱮᱱᱟ ᱮ ᱵᱤᱨᱥᱟ ᱢᱩᱱᱰᱟ ᱵᱤ ᱛᱤᱞᱠᱟᱹ ᱢᱟᱹᱡᱷᱤ ᱥᱤ ᱰᱤᱵᱟ ᱥᱚᱨᱮᱱ ᱰᱤ ᱵᱷᱟᱭᱨᱳ ᱢᱩᱨᱢᱩ ᱱᱚᱣᱟ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱷᱥᱚᱱ ᱵᱤ ᱛᱤᱞᱠᱟᱹ ᱢᱟᱹᱡᱷᱤ ᱛᱩᱨᱩᱭ ᱟᱱᱟᱜ ᱠᱩᱠᱞᱤ ᱫᱚ ᱦᱩᱭᱩᱜ ᱠᱟᱱᱟ ᱛᱤᱞᱠᱟᱹ ᱦᱩᱞ ᱫᱚ ᱚᱠᱟ ᱴᱷᱟᱶ ᱠᱷᱚᱱ ᱮᱦᱚᱵ ᱞᱮᱱᱟ ᱮ ᱨᱟᱭᱨᱚᱝᱯᱩᱨ ᱵᱤ ᱪᱟᱸᱭᱵᱟᱥᱟ ᱥᱤ ᱵᱷᱟᱜᱚᱞᱯᱩᱨ ᱰᱤ ᱜᱷᱟᱴᱥᱤᱞᱟ ᱱᱚᱣᱟ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱷᱥᱚᱱ ᱥᱤ ᱵᱷᱟᱜᱚᱞᱯᱩᱨ ᱮᱭᱟᱭ ᱱᱚᱢᱵᱚᱨ ᱠᱩᱠᱞᱤ ᱫᱚ ᱦᱩᱭᱩᱜ ᱠᱟᱱᱟ ᱛᱤᱞᱠᱟᱹ ᱢᱟᱹᱡᱷᱤ ᱤᱝᱨᱮᱡᱽ ᱥᱩᱯᱚᱨᱤᱱᱴᱮᱱᱰᱮᱱᱴ ᱠᱞᱤᱯᱞᱮᱱᱰ ᱥᱟᱦᱮᱵᱽ ᱠᱮ ᱛᱤᱥ ᱮ ᱜᱚᱡ ᱞᱮᱫᱮᱭᱟ ᱮ ᱛᱮᱨᱚ ᱡᱟᱱᱩᱣᱟᱨᱤ ᱥᱚᱛᱨᱚ ᱥᱚ ᱪᱳᱨᱟᱥᱤ ᱵᱤ ᱯᱚᱱᱫᱨᱚ ᱯᱷᱮᱵᱽᱨᱩᱣᱟᱨᱤ

ᱤᱨᱟᱹᱞ ᱱᱚᱢᱵᱚᱨ ᱠᱩᱠᱞᱤ ᱫᱚ ᱦᱩᱭᱩᱜ ᱠᱟᱱᱟ ᱛᱤᱞᱠᱟᱹ ᱢᱟᱹᱡᱷᱤ ᱫᱚ ᱚᱠᱟ ᱴᱷᱟᱶ ᱨᱮᱠᱚ ᱯᱷᱟᱹᱥᱤ ᱞᱮᱫᱮᱭᱟ ᱮ ᱵᱷᱟᱜᱚᱞᱯᱩᱨ ᱵᱤ ᱠᱳᱞᱠᱟᱛᱟ ᱥᱤ ᱵᱟᱨᱤᱯᱚᱫᱟ ᱰᱤ ᱨᱟᱺᱪᱤ ᱱᱚᱣᱟ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱷᱥᱚᱱ ᱮ ᱵᱷᱟᱜᱚᱞᱯᱩᱨ ᱟᱨᱮ ᱱᱚᱢᱵᱚᱨ ᱠᱩᱠᱞᱤ ᱫᱚ ᱦᱩᱭᱩᱜ ᱠᱟᱱᱟ ᱛᱤᱞᱠᱟᱹ ᱢᱟᱹᱡᱷᱤ ᱫᱚ ᱪᱮᱫ ᱫᱟᱨᱮ ᱨᱮ ᱟᱠᱟ ᱠᱟᱛᱮ ᱠᱚ ᱯᱷᱟᱹᱥᱤ ᱞᱮᱫᱮᱭᱟ ᱮ ᱢᱟᱛᱠᱚᱢ ᱫᱟᱨᱮ ᱵᱤ ᱩᱞ ᱫᱟᱨᱮ ᱥᱤ ᱵᱟᱲᱮ ᱫᱟᱨᱮ ᱰᱤ ᱠᱩᱫ ᱫᱟᱨᱮ ᱱᱚᱣᱟ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱷᱥᱚᱱ ᱥᱤ ᱵᱟᱲᱮ ᱫᱟᱨᱮ ᱛᱮᱦᱮᱧᱟᱜ ᱢᱩᱪᱟᱹᱫ ᱠᱩᱠᱞᱤ ᱫᱚ ᱦᱩᱭᱩᱜ ᱠᱟᱱᱟ ᱛᱤᱞᱠᱟᱹ ᱢᱟᱹᱡᱷᱤ ᱵᱤᱥᱥᱚ ᱵᱤᱫᱽᱫᱟᱲᱚᱭᱚ ᱧᱩᱛᱩᱢ ᱢᱤᱫ ᱥᱮᱪᱮᱫ ᱛᱟᱞᱢᱟ ᱚᱠᱟᱨᱮ ᱥᱛᱷᱟᱯᱚᱱ ᱟᱠᱟᱱᱟ ᱮ ᱵᱷᱟᱜᱚᱞᱯᱩᱨ ᱵᱤ ᱡᱟᱢᱥᱮᱫᱽᱯᱩᱨ ᱥᱤ ᱵᱷᱩᱵᱚᱱᱮᱥᱚᱨ ᱰᱤ ᱵᱟᱞᱮᱥᱚᱨ ᱱᱚᱣᱟ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱥᱚᱱ ᱮ ᱵᱷᱟᱜᱚᱞᱯᱩᱨ ᱵᱷᱤᱰᱤᱭᱳ ᱵᱚᱱ ᱠᱩᱥᱤᱭᱟᱫ ᱠᱷᱟᱱ ᱞᱟᱭᱤᱠ ᱢᱟᱵᱚᱱ ᱟᱨ ᱱᱟᱣᱟ ᱱᱟᱣᱟ ᱵᱷᱤᱰᱤᱭᱳ ᱧᱮᱞ ᱞᱟᱹᱜᱤᱫ ᱠᱷᱟᱱ ᱪᱮᱱᱮᱞ ᱵᱚᱱ ᱥᱟᱵᱥᱠᱨᱟᱭᱤᱵᱽ ᱢᱟ ᱟᱨ ᱵᱮᱞ ᱟᱭᱠᱚᱱ ᱵᱚᱱ ᱚᱛᱟᱭ ᱢᱟ ᱢᱟ ᱛᱚᱵᱮ ᱛᱮᱦᱮᱧ ᱫᱚ ᱤᱱᱟᱹᱜ ᱜᱮ ᱡᱚᱦᱟᱨ